ᱢᱟᱫᱚ ᱦᱟᱸᱥᱫᱟᱜᱟᱜ ᱵᱤᱪᱟᱹᱨ ᱫᱚ ᱛᱤᱥᱚᱜ ᱯᱷᱟᱭᱥᱟᱞᱟᱜᱼᱟ ᱢᱮᱱᱛᱮ ᱱᱚᱣᱟ ᱛᱟᱺᱜᱤ ᱛᱟᱲᱟᱜ ᱨᱮ ᱡᱚᱛᱚ ᱦᱚᱲ ᱜᱮ ᱢᱮᱱᱟᱜ ᱟᱠᱟᱫ ᱵᱚᱱᱟ ᱱᱤᱛ ᱦᱟᱹᱨᱤᱡ ᱛᱮ ᱚᱱᱟ ᱜᱮ ᱱᱟᱦᱟᱜ ᱛᱮᱦᱮᱧ ᱚᱱᱟ ᱤᱫᱤ ᱠᱟᱛᱮ ᱜᱮᱵᱚᱱ ᱨᱚᱯᱚᱲᱟ ᱛᱚ ᱯᱩᱭᱞᱩ ᱨᱮ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱥᱤ ᱮᱠᱥᱯᱨᱮᱥ ᱪᱮᱱᱮᱞ ᱯᱟᱦᱴᱟ ᱠᱷᱚᱱ ᱟᱯᱮ ᱠᱚ ᱟᱨ ᱢᱤᱫᱴᱮᱱ ᱱᱚᱣᱟ ᱵᱷᱤᱰᱤᱭᱳ ᱨᱮ ᱥᱟᱹᱜᱩᱱ ᱟᱛᱟᱝ ᱫᱟᱨᱟᱢ ᱛᱚ ᱵᱚᱭᱦᱟ ᱠᱚ ᱢᱟᱫᱚ ᱦᱟᱸᱥᱫᱟᱜ ᱟᱨ ᱞᱚᱵᱚ ᱦᱟᱸᱥᱫᱟᱜᱟᱜ ᱵᱤᱪᱟᱹᱨ ᱢᱟ ᱢᱟᱲᱟᱝ ᱦᱩᱭ ᱞᱮᱱ ᱜᱮ ᱛᱟᱦᱮᱸᱫ ᱢᱮᱱᱠᱷᱟᱱ ᱢᱟᱫᱚ ᱦᱟᱸᱥᱫᱟᱜ ᱛᱮᱠᱚ ᱟᱹᱛᱩ ᱨᱤᱱᱤᱡ ᱢᱟᱫᱚ ᱟᱹᱛᱩ ᱛᱤᱠᱩ ᱨᱤᱱᱤᱡ ᱡᱟᱦᱟᱸᱭ ᱢᱟᱹᱡᱷᱤ ᱵᱟᱵᱟ ᱩᱱᱤ ᱢᱮᱱ ᱞᱮᱫ ᱛᱟᱦᱮᱸᱫ ᱡᱮ ᱱᱤᱛᱚᱜ ᱱᱚᱣᱟ ᱪᱟᱥ ᱴᱟᱭᱤᱢ ᱨᱮ ᱪᱟᱥ ᱴᱟᱭᱤᱢ ᱨᱮ ᱱᱚᱣᱟ ᱵᱤᱪᱟᱹᱨ ᱵᱟᱭ ᱥᱚᱞᱵᱷ ᱦᱩᱭ ᱫᱟᱲᱮᱭᱟᱜᱼᱟ ᱟᱨ ᱚᱥᱚᱢᱵᱷᱚᱵ ᱜᱮᱭᱟ ᱢᱮᱱᱛᱮ ᱟᱡ ᱢᱮᱱ ᱞᱮᱫ ᱛᱟᱦᱮᱸᱫ ᱚᱱᱟ ᱠᱷᱟᱹᱛᱤᱨ ᱛᱮ ᱛᱮᱦᱮᱧ ᱟᱡ ᱮ ᱫᱚᱦᱚ ᱞᱮᱫ ᱛᱟᱦᱮᱸᱫ ᱢᱮᱱᱟ ᱯᱮ ᱪᱟᱸᱫᱚ ᱯᱚᱨᱮ ᱱᱚᱣᱟ ᱪᱟᱥ ᱴᱟᱭᱤᱢ ᱠᱚ ᱪᱟᱵᱟ ᱯᱚᱨᱮ ᱟᱵᱚ ᱱᱚᱣᱟ ᱵᱤᱪᱟᱹᱨ ᱵᱚᱱ ᱫᱚᱦᱚᱭᱟᱵᱚᱱ ᱤᱱᱟᱹ ᱯᱚᱨᱮ ᱵᱚᱱ ᱵᱤᱪᱟᱹᱨᱟ ᱟᱨ ᱵᱚᱱ ᱜᱟᱞᱢᱟᱨᱟᱣᱟ ᱜᱟᱞᱢᱟᱨᱟᱣ ᱥᱚᱞᱦᱮᱭᱟᱵᱚᱱ ᱢᱮᱱᱛᱮ ᱚᱸᱰᱮᱱᱤᱡ ᱢᱟᱹᱡᱷᱤ ᱵᱟᱵᱟᱭ ᱢᱮᱱ ᱞᱮᱫ ᱛᱟᱦᱮᱸᱫ ᱛᱚ ᱚᱱᱟᱜᱮ ᱱᱤᱛᱚᱜ ᱢᱟ ᱪᱟᱥ ᱴᱟᱭᱤᱢ ᱠᱚ ᱪᱟᱵᱟ ᱟᱠᱟᱱᱟ ᱟᱨ ᱛᱮᱦᱮᱧ ᱩᱱᱤ ᱡᱟᱦᱟᱸᱭ ᱞᱚᱵᱚ ᱦᱟᱸᱥᱫᱟ ᱟᱹᱛᱩ ᱨᱤᱱᱤᱡ ᱢᱟᱹᱡᱷᱤ ᱵᱟᱵᱟ ᱩᱱᱤ ᱥᱮᱱ ᱟᱠᱟᱱᱟ ᱡᱟᱦᱟᱸ ᱫᱚ ᱱᱟᱦᱟᱜ ᱢᱟᱫᱚ ᱛᱮᱠᱚ ᱟᱹᱛᱩ ᱛᱮ ᱚᱸᱰᱮᱱᱤᱡ ᱢᱟᱹᱡᱷᱤ ᱵᱟᱵᱟ ᱥᱟᱞᱟᱜ ᱧᱟᱯᱟᱢ ᱟᱠᱟᱱᱟᱭ ᱟᱨ ᱩᱱᱠᱩ ᱟᱠᱚ ᱢᱤᱫᱴᱟᱝ ᱰᱮᱴ ᱠᱚ ᱯᱷᱟᱭᱥᱟᱞᱟ ᱟᱠᱟᱫᱼᱟ ᱥᱮ ᱯᱷᱟᱭᱱᱟᱞ ᱟᱠᱟᱫᱼᱟ ᱠᱚ ᱛᱤᱥᱚᱜ ᱠᱚ ᱵᱤᱪᱟᱹᱨᱟ ᱚᱠᱟ ᱰᱮᱴ ᱨᱮ ᱚᱠᱟ ᱢᱟᱥ ᱨᱮᱠᱚ ᱵᱤᱪᱟᱹᱨᱟ ᱛᱚ ᱚᱱᱟᱜᱮ ᱟᱵᱚ ᱵᱚᱱ ᱵᱟᱰᱟᱭᱟ ᱥᱟᱱᱟᱢ ᱦᱚᱲ ᱠᱚ ᱛᱚ ᱱᱚᱣᱟ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱯᱷᱟᱥᱴ ᱠᱷᱚᱱ ᱞᱟᱥᱴ ᱦᱟᱹᱨᱤᱡ ᱧᱮᱞ ᱯᱮ ᱤᱱᱟᱹ ᱠᱷᱟᱱ ᱡᱚᱛᱚ ᱠᱟᱛᱷᱟ ᱯᱮ ᱵᱟᱰᱟᱭ ᱫᱟᱲᱮᱭᱟᱜ ᱛᱟᱵᱚᱱᱟ ᱛᱚ ᱵᱚᱭᱦᱟ ᱠᱚ ᱟᱨ ᱡᱟᱦᱟᱸᱭ ᱡᱩᱫᱤ ᱪᱮᱱᱮᱞ ᱨᱮ ᱱᱟᱣᱟ ᱢᱮᱱᱟᱜ ᱯᱮ ᱠᱷᱟᱱ ᱪᱮᱱᱮᱞ ᱠᱚᱯᱮ ᱥᱟᱵᱥᱠᱨᱟᱭᱤᱵ ᱛᱟᱵᱚᱱᱟ ᱥᱮᱭᱟᱨ ᱠᱚᱢᱮᱱᱴ ᱟᱞᱚᱯᱮ ᱦᱤᱲᱤᱧ ᱛᱟᱵᱚᱱᱟ ᱛᱚ ᱵᱚᱭᱦᱟ ᱠᱚ ᱛᱚᱵᱮ ᱚᱠᱛᱚ ᱵᱟᱵᱚᱱ ᱵᱤᱞᱚᱢᱟ ᱫᱮᱞᱟ ᱵᱚᱱ ᱛᱚᱵᱮ ᱞᱚᱵᱚ ᱦᱟᱸᱥᱫᱟ ᱢᱟᱺᱡᱷᱤ ᱵᱟᱵᱟ ᱪᱮᱫ ᱮ ᱞᱟᱹᱭ ᱟᱠᱟᱫᱼᱟ ᱞᱚᱵᱚ ᱦᱟᱸᱥᱫᱟ ᱟᱹᱛᱩ ᱨᱤᱱᱤᱡ ᱢᱟᱺᱡᱷᱤ ᱵᱟᱵᱟ ᱪᱮᱫ ᱮ ᱞᱟᱹᱭ ᱟᱠᱟᱫᱼᱟ ᱚᱱᱟ ᱠᱟᱹᱴᱤᱡ ᱵᱚᱱ ᱟᱸᱡᱚᱢ ᱞᱮᱜᱮ ᱟᱹᱞᱤᱧ ᱞᱚᱵᱚ ᱦᱟᱸᱥᱫᱟ ᱯᱟᱥᱴᱟ ᱠᱷᱚᱱ ᱞᱤᱧ ᱦᱮᱡ ᱟᱠᱟᱱᱟ ᱡᱟᱦᱟᱸ ᱢᱟᱺᱡᱷᱤ ᱦᱚᱯᱚᱱ ᱠᱟᱱᱟᱞᱤᱧ ᱟᱹᱞᱤᱧ ᱫᱚ ᱛᱚ ᱚᱱᱟ ᱤᱫᱤ ᱠᱟᱛᱮ ᱢᱟᱺᱡᱷᱤ ᱦᱚᱯᱚᱱ ᱟᱹᱞᱤᱧ ᱟᱹᱞᱤᱧ ᱥᱟᱶᱛᱮ ᱟᱹᱞᱤᱧ ᱨᱤᱱ ᱡᱟᱦᱟᱸ ᱵᱚᱭᱦᱟ ᱢᱟᱺᱡᱷᱤ ᱦᱚᱯᱚᱱ ᱠᱚ ᱟᱞᱮ ᱞᱮ ᱦᱮᱡ ᱮᱱᱟ ᱵᱚᱭᱦᱟ ᱠᱚ ᱦᱮᱡ ᱠᱟᱛᱮ ᱱᱚᱰᱮ ᱱᱟᱦᱟᱜ ᱤᱭᱟᱹ ᱞᱚᱵᱚ ᱦᱟᱸᱥᱫᱟ ᱨᱮ ᱱᱟᱹᱭᱦᱟᱹᱨ ᱨᱮᱱ ᱢᱟᱹᱡᱷᱤ ᱵᱟᱵᱟ ᱴᱷᱮᱱ ᱞᱤᱧ ᱥᱮᱴᱮᱨ ᱮᱱᱟ ᱥᱮᱴᱮᱨ ᱱᱟᱞᱮ ᱛᱚ ᱚᱸᱰᱮ ᱥᱮᱴᱮᱨ ᱠᱟᱛᱮ ᱡᱟᱦᱟᱸ ᱱᱚᱣᱟ ᱡᱮ ᱰᱮᱴ ᱛᱟᱵᱚᱱ ᱠᱮᱱᱥᱮᱞ ᱞᱮᱱ ᱛᱟᱦᱮᱸ ᱫᱚ ᱪᱳᱣᱫᱚ ᱡᱩᱞᱟᱭ ᱨᱮ ᱛᱚ ᱚᱱᱟ ᱰᱮᱴ ᱱᱟᱦᱟᱜ ᱟᱨ ᱫᱚᱦᱲᱟ ᱠᱚᱱᱯᱷᱟᱨᱢᱚᱜ ᱞᱟᱹᱜᱤᱫ ᱛᱮ ᱛᱚ ᱱᱚᱰᱮ ᱞᱮ ᱦᱮᱡ ᱥᱮᱴᱮᱨ ᱮᱱᱟ ᱦᱮᱡ ᱥᱮᱴᱮᱨ ᱠᱟᱛᱮ ᱟᱞᱮ ᱱᱚᱣᱟ ᱠᱟᱛᱷᱟ ᱠᱚᱞᱮ ᱜᱚᱴᱟ ᱠᱮᱜᱼᱟ ᱠᱤ ᱱᱟᱦᱟᱜ ᱱᱚᱣᱟ ᱥᱮᱯᱴᱮᱢᱵᱚᱨ ᱠᱩᱲᱤᱭᱮ ᱥᱚᱱᱤᱵᱟᱨ ᱦᱤᱞᱳᱜ ᱥᱮᱛᱟᱜ ᱫᱚᱥᱴᱟ ᱡᱚᱠᱷᱟᱜ ᱦᱩᱭᱩᱜᱼᱟ ᱢᱮᱱᱛᱮ ᱛᱚ ᱴᱷᱤᱠ ᱜᱮᱭᱟ ᱟᱫᱚ ᱚᱱᱮ ᱚᱱᱠᱟ ᱟᱵᱚ ᱱᱤᱛᱚᱜ ᱱᱟᱦᱟᱜ ᱟᱵᱚ ᱡᱮ ᱱᱚᱰᱮ ᱞᱚᱵᱚ ᱦᱟᱸᱥᱫᱟ ᱱᱟᱹᱭᱦᱟᱹᱨ ᱟᱡ ᱵᱟᱹᱦᱩ ᱛᱟᱠᱚ ᱱᱟᱹᱭᱦᱟᱹᱨ ᱨᱮᱱ ᱢᱟᱹᱡᱷᱤ ᱵᱟᱵᱟ ᱛᱚ ᱟᱹᱠᱤᱱ ᱴᱷᱮᱱ ᱦᱚᱸ ᱱᱚᱣᱟ ᱠᱟᱛᱷᱟ ᱟᱹᱠᱤᱱᱟᱜ ᱢᱚᱪᱟ ᱛᱮᱵᱚᱱ ᱟᱸᱡᱚᱢᱟ ᱛᱚ ᱡᱚᱦᱟᱨ ᱜᱮ ᱢᱟᱹᱡᱷᱤ ᱵᱟᱵᱟ ᱡᱚᱦᱟᱨ ᱜᱮ ᱟᱹᱞᱤᱧ ᱠᱩᱥᱤ ᱴᱩᱰᱩ ᱢᱟᱹᱡᱷᱤ ᱵᱟᱵᱟ ᱦᱚᱸ ᱛᱚ ᱵᱟᱵᱟ ᱟᱫᱚ ᱱᱚᱜᱼᱚ ᱱᱚᱝᱠᱟ ᱟᱵᱚ ᱡᱮ ᱱᱚᱣᱟ ᱢᱤᱴᱤᱝ ᱨᱮᱵᱚᱱ ᱫᱩᱲᱩᱵ ᱮᱱᱟ ᱛᱚ ᱚᱱᱟ ᱢᱤᱴᱤᱝ ᱨᱮ ᱪᱮᱫ ᱠᱚᱵᱚᱱ ᱨᱚᱲ ᱠᱮᱫᱼᱟ ᱚᱱᱟ ᱠᱟᱛᱷᱟ ᱠᱚ ᱫᱤᱥᱚᱢ ᱦᱚᱲ ᱴᱷᱮᱱ ᱠᱟᱹᱴᱤᱡ ᱥᱚᱫᱚᱨ ᱧᱚᱜᱽ ᱵᱤᱱ ᱡᱚᱦᱟᱨ ᱜᱮ ᱟᱹᱞᱤᱧ ᱛᱩᱞᱥᱤ ᱴᱩᱰᱩ ᱢᱟᱹᱡᱷᱤ ᱵᱟᱵᱟ ᱟᱫᱚ ᱱᱚᱜᱼᱚᱭ ᱥᱮᱯᱴᱮᱢᱵᱚᱨ ᱠᱩᱲᱤ ᱛᱟᱹᱨᱤᱠᱷ ᱱᱟᱦᱟᱜ ᱟᱵᱚ ᱵᱚᱱ ᱯᱷᱤᱠᱥ ᱟᱠᱟᱫ ᱰᱮᱴ ᱞᱚᱵᱚ ᱵᱟᱨᱮᱛᱮ ᱱᱟᱦᱟᱜ ᱱᱚᱣᱟ ᱡᱮ ᱢᱤᱴᱤᱱ ᱢᱤᱫᱴᱟᱝ ᱫᱩᱯᱲᱩᱵ ᱢᱮᱱᱟᱜᱼᱟ ᱥᱮᱯᱴᱮᱢᱵᱚᱨ ᱠᱩᱲᱤ ᱛᱟᱹᱨᱤᱠᱷ ᱫᱚᱥ ᱜᱷᱚᱴᱤᱠᱟ ᱥᱚᱢᱚᱭ ᱨᱮ ᱱᱟᱦᱟᱜ ᱟᱵᱚ ᱫᱩᱯᱲᱩᱵ ᱢᱮᱱᱟᱜᱼᱟ᱾ ᱛᱚ ᱵᱚᱭᱦᱟ ᱠᱚ ᱱᱚᱰᱮ ᱵᱚᱱ ᱟᱸᱡᱚᱢ ᱠᱮᱫ ᱜᱮᱭᱟ ᱞᱚᱵᱚ ᱦᱟᱸᱥᱫᱟᱜ ᱛᱮᱠᱚ ᱚᱲᱟᱜ ᱨᱤᱱᱤᱡ ᱢᱟᱹᱡᱷᱤ ᱵᱟᱵᱟ ᱥᱮ ᱟᱹᱛᱩ ᱛᱮᱠᱚ ᱨᱤᱱᱤᱡ ᱢᱟᱹᱡᱷᱤ ᱵᱟᱵᱟ ᱟᱡ ᱚᱸᱰᱮ ᱦᱮᱡ ᱠᱟᱛᱮ ᱪᱮᱫ ᱞᱮᱠᱟ ᱯᱷᱟᱭᱥᱟᱞᱟ ᱠᱮᱫᱼᱟ ᱠᱚ ᱛᱤᱱᱟᱹᱜ ᱛᱟᱹᱨᱤᱠᱷ ᱨᱮ ᱛᱤᱱᱟᱹᱜ ᱢᱟᱥᱚ ᱨᱮᱠᱚ ᱵᱤᱪᱟᱹᱨᱟ ᱥᱮ ᱫᱚᱨᱵᱟᱨ ᱟᱠᱚ ᱚᱱᱟ ᱡᱚᱛᱚᱭ ᱞᱟᱹᱭ ᱠᱮᱫᱼᱟ ᱟᱵᱚ ᱠᱚ ᱥᱟᱢᱟᱝ ᱨᱮ ᱛᱚ ᱱᱚᱰᱮ ᱠᱷᱚᱱ ᱵᱚᱱ ᱵᱟᱲᱟᱭ ᱫᱟᱲᱮᱭᱟᱜ ᱠᱟᱱ ᱜᱮᱭᱟ ᱡᱚᱛᱚ ᱦᱚᱲ ᱵᱚᱱ ᱵᱟᱲᱟᱭ ᱠᱮᱫᱼᱟ ᱡᱮ ᱥᱮᱯᱴᱮᱢᱵᱚᱨ ᱠᱩᱲᱤ ᱛᱟᱹᱨᱤᱠᱷ ᱥᱚᱱᱤᱵᱟᱨ ᱦᱤᱞᱚᱜ ᱫᱚᱥᱴᱟ ᱨᱮ ᱱᱟᱦᱟᱜ ᱚᱱᱟ ᱵᱤᱪᱟᱹᱨ ᱠᱚ ᱫᱚᱦᱚ ᱟᱠᱟᱫ ᱠᱚᱣᱟ ᱤᱱᱟᱹ ᱦᱤᱞᱳᱜ ᱩᱛᱟᱹᱨ ᱟᱹᱠᱤᱱᱟᱜ ᱵᱤᱪᱟᱹᱨ ᱡᱟᱦᱟᱸᱭ ᱢᱟᱱᱫᱚ ᱦᱟᱸᱥᱫᱟ ᱟᱨ ᱞᱚᱵᱚ ᱦᱟᱸᱥᱫᱟᱜᱟᱜ ᱵᱤᱪᱟᱹᱨ ᱫᱚ ᱱᱟᱜ ᱯᱩᱨᱟᱹ ᱯᱷᱟᱭᱥᱟᱞᱟ ᱟᱹᱱᱤᱡ ᱛᱚ ᱟᱵᱚ ᱫᱚ ᱱᱚᱰᱮ ᱵᱟᱵᱚᱱ ᱢᱮᱱ ᱫᱟᱲᱮ ᱠᱮᱭᱟ ᱡᱮ ᱱᱩᱠᱤᱱᱟᱜ ᱥᱟᱠᱟᱢ ᱠᱚ ᱚᱲᱮᱡᱟ ᱥᱮ ᱵᱟᱠᱚ ᱚᱲᱮᱡᱟ ᱱᱚᱣᱟ ᱠᱟᱛᱷᱟ ᱱᱟᱜ ᱵᱟᱵᱚᱱ ᱢᱮᱱ ᱫᱟᱲᱮᱭᱟᱜᱼᱟ ᱵᱤᱪᱟᱹᱨ ᱦᱩᱭ ᱯᱚᱨᱮ ᱟᱱᱟᱜ ᱵᱚᱱ ᱵᱟᱲᱟᱭ ᱫᱟᱲᱮᱭᱟᱜᱼᱟ ᱡᱮ ᱟᱹᱠᱤᱱᱟᱜ ᱵᱤᱪᱟᱹᱨ ᱚᱠᱟ ᱟᱫᱷᱟᱨ ᱛᱮ ᱪᱟᱞᱟᱜ ᱠᱟᱱᱟ ᱢᱮᱱᱛᱮ ᱛᱚ ᱥᱟᱱᱟᱢ ᱦᱚᱲ ᱠᱚ ᱟᱯᱮᱧ ᱢᱮᱛᱟ ᱟᱯᱮ ᱛᱟᱵᱚᱱᱟ ᱟᱨᱤᱧ ᱚᱱᱩᱨᱳᱫᱷ ᱯᱮ ᱛᱟᱵᱚᱱᱟ ᱱᱚᱣᱟ ᱵᱤᱪᱟᱹᱨ ᱟᱹᱣᱨᱤ ᱦᱩᱭᱩᱜ ᱵᱷᱳᱨ ᱟᱯᱮ ᱛᱟᱺᱜᱤ ᱛᱟᱲᱟᱜ ᱨᱮ ᱛᱟᱦᱮᱱ ᱛᱟᱵᱚᱱ ᱯᱮ ᱟᱵᱚ ᱱᱤᱦᱟᱹᱛᱤ ᱟᱹᱠᱤᱱᱟᱜ ᱵᱤᱪᱟᱹᱨ ᱨᱮ ᱪᱮᱫ ᱯᱷᱟᱭᱥᱟᱞᱟᱜ ᱠᱟᱱᱟ ᱟᱵᱚ ᱱᱚᱣᱟ ᱠᱚ ᱱᱤᱦᱟᱹᱛᱤ ᱵᱚᱱ ᱵᱟᱲᱟᱭᱟ ᱟᱨ ᱵᱚᱱ ᱵᱟᱲᱟᱭ ᱦᱚᱪᱚ ᱯᱮ ᱛᱟᱵᱚᱱᱟᱹᱧ ᱤᱱᱟᱹ ᱦᱟᱹᱨᱤᱡ ᱛᱮ ᱟᱯᱮ ᱛᱟᱺᱜᱤ ᱛᱟᱲᱟᱜ ᱨᱮ ᱛᱟᱦᱮᱱ ᱛᱟᱵᱚᱱ ᱯᱮ ᱚᱱᱟ ᱠᱷᱟᱹᱛᱤᱨ ᱜᱮ ᱤᱧ ᱢᱟᱲᱟᱝ ᱨᱤᱧ ᱞᱟᱹᱭ ᱟᱠᱟᱫ ᱛᱟᱵᱚᱱᱟ ᱡᱟᱦᱟᱸᱭ ᱠᱚ ᱪᱮᱱᱮᱞ ᱨᱮ ᱱᱟᱣᱟ ᱢᱮᱱᱟᱜ ᱯᱮ ᱠᱷᱟᱱ ᱪᱮᱱᱮᱞ ᱠᱚᱯᱮ ᱥᱟᱵᱥᱠᱨᱟᱭᱤᱵᱽ ᱫᱚᱦᱚ ᱠᱟᱜ ᱛᱟᱵᱚᱱᱟ ᱤᱱᱟᱹ ᱠᱷᱟᱱ ᱡᱟᱦᱟᱸ ᱛᱤᱱ ᱨᱮ ᱱᱚᱣᱟ ᱵᱷᱤᱰᱤᱭᱳ ᱟᱯᱞᱳᱰᱚᱜᱼᱟ ᱱᱤᱦᱟᱹᱛ ᱟᱯᱮ ᱴᱷᱮᱱ ᱤᱧᱟᱹᱜ ᱱᱳᱴᱤᱯᱷᱤᱠᱮᱥᱚᱱ ᱥᱮᱱᱚᱜᱼᱟ ᱟᱨ ᱯᱮ ᱵᱟᱲᱟᱭ ᱫᱟᱲᱮᱭᱟᱜ ᱛᱟᱵᱚᱱᱟ ᱞᱚᱵᱚ ᱦᱟᱸᱥᱫᱟᱜᱟᱜ ᱵᱤᱪᱟᱹᱨ ᱨᱮᱱᱟᱜ ᱯᱷᱟᱭᱱᱟᱞ ᱨᱮᱱᱟᱜ ᱪᱮᱫ ᱢᱮᱱᱛᱮ ᱱᱤᱦᱟᱹᱛ ᱟᱯᱮ ᱯᱮ ᱵᱟᱲᱟᱭ ᱫᱟᱲᱮᱭᱟᱜ ᱛᱟᱵᱚᱱᱟ ᱛᱚ ᱵᱚᱭᱦᱟ ᱠᱚ ᱱᱚᱜᱼᱚ ᱱᱟ ᱠᱷᱟᱹᱛᱤᱨ ᱜᱮ ᱤᱧ ᱦᱟᱸᱜ ᱱᱚᱣᱟ ᱵᱷᱤᱰᱤᱭᱳᱧ ᱵᱮᱱᱟᱣ ᱠᱮᱫ ᱛᱟᱵᱚᱱᱟ ᱱᱚᱣᱟ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛ ᱤᱧ ᱠᱚᱢᱮᱱᱴ ᱠᱟᱛᱮ ᱯᱮ ᱢᱤᱛᱟᱹᱧ ᱞᱟᱹᱭᱟᱹᱧ ᱛᱟᱵᱚᱱᱟ ᱠᱚᱢᱮᱱᱴ ᱠᱟᱛᱮ ᱯᱮ ᱞᱟᱹᱭᱤᱧ ᱛᱟᱵᱚᱱᱟ ᱟᱨ ᱡᱩᱫᱤ ᱱᱚᱣᱟ ᱵᱷᱤᱰᱤᱭᱳ ᱯᱮ ᱠᱩᱥᱤ ᱟᱠᱟᱫ ᱛᱟᱵᱚᱱ ᱠᱷᱟᱱ ᱱᱤᱦᱟᱹᱛᱤ ᱞᱟᱭᱤᱠ ᱛᱟᱵᱚᱱ ᱯᱮ ᱢᱟ ᱮᱱᱠᱷᱟᱱ ᱱᱚᱣᱟ ᱵᱷᱤᱰᱤᱭᱳ ᱫᱚ ᱱᱚᱰᱮ ᱜᱮ ᱢᱩᱪᱟᱹᱫ ᱨᱮ ᱟᱨ ᱢᱤᱫ ᱡᱮᱠᱷᱟ ᱤᱧ ᱯᱟᱦᱴᱟ ᱠᱷᱚᱱ ᱥᱟᱱᱟᱢ ᱠᱚ ᱜᱚᱰ ᱟᱨ ᱡᱚᱦᱟᱨ